ᱛᱮᱦᱮᱧ ᱫᱚ ᱟᱨ ᱢᱤᱫᱴᱟᱝ ᱵᱷᱤᱰᱤᱭᱳ ᱟᱛᱮ ᱟᱯᱮ ᱠᱚ ᱥᱟᱢᱟᱝ ᱨᱤᱧ ᱥᱚᱫᱚᱨ ᱮᱱᱟ ᱛᱮᱦᱮᱧ ᱫᱚ ᱜᱩᱨᱩ ᱜᱚᱝᱠᱮᱭᱟᱜ ᱚᱞ ᱯᱚᱛᱚᱵ ᱚᱞ ᱪᱮᱢᱮᱫ ᱠᱷᱚᱱ ᱚᱞ ᱪᱤᱠᱤ ᱵᱚᱱ ᱥᱮᱬᱟᱭᱟ ᱥᱮ ᱪᱮᱫ ᱞᱮᱠᱟ ᱜᱟᱵᱟᱱ ᱦᱩᱭᱩᱜ ᱠᱟᱱᱟ ᱚᱱᱟ ᱠᱚᱵᱚᱱ ᱥᱮᱬᱟᱭᱟ ᱛᱚ ᱱᱤᱭᱟᱹ ᱞᱟᱦᱟ ᱨᱮ ᱡᱟᱦᱟᱸᱭ ᱠᱚ ᱱᱚᱣᱟ ᱵᱷᱤᱰᱤ ᱟᱨᱚ ᱵᱷᱤᱰᱤᱭᱳ ᱠᱚ ᱡᱟᱦᱟᱸᱭ ᱵᱟᱝ ᱯᱮ ᱧᱮᱞ ᱠᱟᱫᱟ ᱤᱧᱟᱹᱜ ᱪᱮᱱᱮᱞ ᱨᱮ ᱪᱟᱞᱟᱣ ᱠᱟᱛᱮ ᱵᱷᱤᱰᱤᱭᱳ ᱵᱚᱱ ᱧᱮᱞ ᱛᱟᱵᱚᱱᱟ ᱛᱚ ᱚᱱᱟ ᱵᱷᱤᱰᱭᱳ ᱠᱚ ᱧᱮᱞ ᱛᱟᱵᱚᱱᱟ ᱵᱚᱱ ᱛᱚ ᱪᱚᱞᱚ ᱛᱮᱦᱮᱧ ᱫᱚ ᱚᱞ ᱪᱮᱢᱮᱫ ᱠᱷᱚᱱ ᱤᱧ ᱮᱛᱚᱦᱚᱵ ᱞᱮᱜᱮ ᱱᱚᱣᱟ ᱫᱚ ᱜᱩᱨᱩ ᱜᱚᱢᱠᱮᱭᱟᱜ ᱚᱞ ᱯᱚᱛᱚᱵ ᱦᱩᱭᱩᱜ ᱠᱟᱱᱟ ᱚᱞ ᱪᱮᱢᱮᱫ ᱱᱚᱝᱠᱟ ᱜᱮ ᱜᱩᱨᱩ ᱜᱚᱢᱠᱮ ᱟᱨᱚ ᱯᱚᱛᱚᱵ ᱮ ᱚᱞ ᱠᱟᱫᱟᱭ ᱡᱮᱢᱚᱱ ᱦᱩᱭᱩᱜ ᱠᱟᱱᱟ ᱯᱟᱹᱨᱥᱤ ᱯᱚᱦᱟ ᱨᱚᱱᱚᱲ ᱟᱨᱚ ᱮᱢᱟᱱ ᱠᱚ ᱪᱚᱞᱚ ᱱᱚᱣᱟ ᱠᱚ ᱠᱚᱛᱚ ᱞᱟᱦᱟ ᱛᱮᱵᱚᱱ ᱯᱟᱲᱦᱟᱣ ᱠᱟᱱᱟ ᱴᱷᱤᱠ ᱜᱮᱭᱟ ᱵᱚᱱ ᱧᱮᱞ ᱟᱵᱚᱱ ᱛᱮᱦᱮᱧ ᱫᱚ ᱠᱟᱹᱴᱤᱡ ᱥᱟᱢᱟᱱᱱᱚ ᱞᱟᱦᱟ ᱠᱷᱚᱱ ᱤᱧ ᱞᱟᱦᱟᱭᱟ ᱱᱚᱰᱮ ᱧᱮᱞ ᱟᱵᱚᱱ ᱪᱮᱫ ᱦᱮᱱᱟᱜᱼᱟ ᱚᱞ ᱚ ᱚᱞ ᱚᱞ ᱚ ᱚᱞ ᱚᱞ ᱱᱚᱜᱼᱚᱭ ᱚᱞ ᱫᱟᱭ ᱚᱞ ᱨᱮᱱᱟᱜ ᱪᱤᱛᱟᱹᱨ ᱥᱮ ᱪᱷᱚᱵᱤ ᱦᱮᱱᱟᱜᱼᱟ ᱱᱚᱰᱮ ᱦᱩᱭᱩᱜ ᱠᱟᱱᱟ ᱤ ᱤᱨ ᱤᱨ

ᱢᱟᱱᱮ ᱪᱷᱟᱰᱟᱣ ᱫᱟᱠᱚ ᱡᱟᱦᱟᱸ ᱵᱚᱱ ᱞᱟᱹᱭᱟ ᱚᱱᱟ ᱫᱚ ᱢᱚᱱᱮ ᱦᱩᱭᱩᱜ ᱠᱟᱱᱟ ᱠᱟᱭᱨᱟ ᱠᱟᱱᱟ ᱚᱱᱟ ᱩᱨ ᱚᱱᱟ ᱜᱮᱵᱚᱱ ᱞᱟᱹᱭᱟ ᱩᱨ ᱮᱨᱯᱚᱨᱮ ᱦᱩᱭᱩᱜ ᱠᱟᱱᱟ ᱩ ᱚᱞ ᱩᱞ ᱩ ᱚᱞ ᱩᱞ ᱵᱟᱝᱞᱟ ᱛᱮ ᱡᱟᱦᱟᱸ ᱟᱢ ᱚᱱᱟ ᱫᱚ ᱟᱵᱚ ᱦᱚᱲ ᱛᱮ ᱪᱮᱫ ᱵᱚᱱ ᱞᱟᱹᱭᱫᱟ ᱩᱞ ᱚᱱᱟ ᱫᱚ ᱱᱚᱝᱠᱟ ᱵᱚᱱ ᱚᱞᱟ ᱦᱮᱸ ᱥᱮ ᱦᱮᱡ ᱠᱟᱱᱟᱭ ᱮ

ᱚᱦᱚᱡᱽ ᱚᱦᱚᱡᱽ ᱚ ᱤ ᱚ ᱟᱭ ᱚᱦᱚᱡᱽ ᱦᱩᱭᱮᱱᱟ ᱚᱱᱠᱟ ᱜᱮ ᱚᱠ ᱟᱨ ᱚᱭ ᱥᱮᱪᱮᱫ ᱦᱩᱭᱮᱱᱟ ᱚᱠᱚᱭ ᱟᱫᱚ ᱚ ᱠᱟᱱᱟ ᱠᱚ ᱠᱟᱱᱟ ᱚ ᱠᱟᱱᱟ ᱚᱱᱛᱚᱥᱛᱷᱚ ᱠᱟᱱᱟ ᱚᱠᱚᱭ ᱦᱩᱭᱮᱱᱟ ᱚᱠᱚᱭ ᱮᱨᱯᱚᱨ ᱦᱩᱭᱩᱜ ᱠᱟᱱᱟ ᱚᱢᱚᱱ ᱚ ᱟᱢ ᱚ ᱮᱱ ᱚᱢᱚᱱ ᱟᱫᱚ ᱱᱚᱣᱟ ᱫᱚ ᱚ ᱠᱟᱱᱟ ᱱᱚᱣᱟ ᱫᱚ ᱢᱚ ᱠᱟᱱᱟ ᱱᱚᱣᱟ ᱫᱚ ᱚ ᱠᱟᱱᱟ ᱱᱚᱣᱟ ᱫᱚ ᱫᱚᱱᱛᱚ ᱱᱚ ᱚᱢᱚᱱ ᱴᱷᱤᱠ ᱜᱮᱭᱟ ᱚᱱᱠᱟ ᱜᱮ ᱱᱚᱣᱟ ᱦᱩᱭᱩᱜ ᱠᱟᱱᱟ ᱥᱚᱥᱚ ᱤᱥ ᱚ ᱤᱥ ᱚ ᱥᱚᱥᱚ ᱢᱟᱱᱮ ᱱᱚᱣᱟ ᱫᱚᱱᱛᱚ ᱥᱚ ᱚ ᱫᱚᱱᱛᱚ ᱥᱚ ᱚ ᱥᱚᱥᱚ ᱵᱟᱝᱞᱟ ᱛᱮ ᱡᱚᱠᱷᱚᱱ ᱵᱚᱱ ᱚᱞᱟ ᱫᱚᱱᱛᱚ ᱥᱚ ᱫᱚᱱᱛᱚ ᱥᱚ ᱥᱚ ᱥᱚ ᱥᱚ ᱥᱚ ᱴᱷᱤᱠ ᱜᱮᱭᱟ ᱦᱩᱭᱱᱟ ᱥᱚᱥᱚ ᱱᱚᱸᱰᱮ ᱦᱩᱭᱩᱜ ᱠᱟᱱᱟ ᱦᱚᱨ ᱦᱚ ᱢᱟᱱᱮ ᱤ ᱚ ᱮᱨ ᱦᱚᱨ ᱛᱚ ᱦᱚ ᱚ ᱱᱚᱸᱰᱮ ᱥᱩᱱᱱᱚ ᱨᱚ ᱦᱚᱨ ᱦᱚᱲ ᱱᱚᱣᱟ ᱫᱚ ᱦᱩᱭᱩᱜ ᱠᱟᱱᱟ ᱦᱚᱲᱢᱚ ᱦᱚ ᱚ ᱴᱚᱭᱥᱩᱨᱚ ᱢᱚ ᱚ ᱦᱚᱲᱢᱚ᱾ ᱤᱦ ᱚ ᱦᱚ ᱰᱚᱭᱥᱩᱨᱚ ᱫᱤ ᱚᱱᱚ ᱨᱚ ᱟᱨ ᱚᱢ ᱚ ᱢᱚ ᱦᱚᱲᱢᱚ᱾ ᱡᱩᱫᱤ ᱱᱚᱰᱮ ᱚ ᱵᱚᱱ ᱮᱢ ᱠᱮᱭᱟ ᱛᱟᱦᱚᱞᱮ ᱦᱚᱲᱚᱢᱚ ᱦᱩᱭ ᱠᱚᱜᱼᱟ ᱛᱟᱭᱛᱚ᱾ ᱱᱚᱰᱮ ᱠᱟᱛᱷᱟ ᱦᱚᱸᱜᱼᱚᱭ ᱡᱮ ᱮᱨᱯᱚᱨ ᱟᱫᱚ ᱟᱯᱮ ᱯᱮ ᱞᱟᱹᱭ ᱫᱟᱲᱮᱭᱟᱜᱼᱟ ᱡᱮ ᱮᱨ ᱟᱨ ᱱᱚᱸᱰᱮ ᱟᱢ ᱱᱚᱣᱟ ᱛᱟᱞᱟ ᱨᱮ ᱪᱮᱫᱟᱜ ᱨᱟᱦᱟ ᱟᱲᱟᱝ ᱵᱟᱝ ᱵᱟᱹᱭᱥᱟᱹᱣ ᱟᱠᱟᱱᱟ ᱡᱩᱫᱤ ᱱᱚᱸᱰᱮ ᱨᱟᱦᱟ ᱟᱲᱟᱝ ᱤᱧ ᱵᱟᱹᱭᱥᱟᱹᱣ ᱠᱮᱭᱟ ᱰᱨᱚᱭᱤᱝ ᱥᱨᱩᱢ ᱨᱮ ᱦᱚᱸᱜᱼᱚ ᱱᱚᱣᱟ ᱰᱨᱚᱭᱤᱝ ᱥᱨᱩᱢ ᱨᱮ ᱟᱨ ᱢᱚ ᱛᱟᱞᱟ ᱨᱮ ᱛᱟᱦᱚᱞᱮ ᱪᱮᱫ ᱦᱩᱭᱩᱜᱼᱟ ᱦᱚᱲᱢᱚ ᱛᱟᱭ ᱛᱚ ᱪᱮᱫ ᱞᱮᱠᱟ ᱦᱩᱭᱩᱜ ᱠᱟᱱᱟ ᱧᱮᱞ ᱢᱮ ᱦᱚ ᱚ ᱰᱨᱚᱭᱤᱝ ᱥᱨᱩᱢ ᱨᱮ ᱡᱩᱫᱤ ᱚ ᱤᱧ ᱵᱟᱹᱭᱥᱟᱹᱣᱟ ᱛᱟᱦᱚᱞᱮ ᱦᱚᱲᱚ ᱦᱩᱭᱩᱜ ᱠᱟᱱᱟ ᱠᱟᱛᱷᱟ ᱫᱚ ᱦᱚᱲᱚᱜ ᱦᱚᱲᱚ ᱦᱚᱲᱢᱚ ᱫᱚ ᱵᱟᱝ ᱦᱩᱭᱩᱜ ᱠᱟᱱᱟ ᱦᱚᱲᱢᱚ ᱦᱩᱭ ᱮᱱᱟ ᱚᱱᱠᱟ ᱜᱮ ᱡᱚᱡᱚ ᱵᱩᱲᱜᱤ ᱡᱚ ᱚ ᱵᱩᱲᱜᱤ ᱡᱚ ᱚ ᱢᱟᱱᱮ ᱟᱡ ᱚ ᱟᱡ ᱚ ᱡᱚᱡᱚ ᱴᱷᱤᱠ ᱜᱮᱭᱟ ᱪᱚᱞᱚ ᱱᱚᱛᱮ ᱵᱚᱱ ᱧᱮᱞᱟ ᱠᱚᱠᱚᱨ ᱠᱚ ᱚᱜ ᱠᱚ ᱚ ᱤᱨ ᱠᱚᱠᱚᱨ ᱱᱚᱣᱟ ᱫᱚ ᱠᱚ ᱠᱟᱱᱟ ᱱᱚᱣᱟ ᱫᱚ ᱚ ᱠᱟᱱᱟ ᱱᱚᱣᱟ ᱫᱚ ᱠᱚ ᱠᱟᱱᱟ ᱚ ᱠᱟᱱᱟ ᱱᱚᱣᱟ ᱫᱚ ᱤᱨ ᱠᱟᱱᱟ ᱠᱚᱠᱚᱨ ᱱᱚᱸᱰᱮ ᱧᱮᱞᱟᱵᱚᱱ ᱠᱚ ᱱᱚᱜᱼᱚᱭ ᱱᱚᱣᱟ ᱠᱚ ᱦᱩᱭᱱᱟ ᱛᱟᱨᱯᱚᱨᱮ ᱱᱚᱣᱟ ᱚ ᱦᱩᱭᱱᱟ ᱠᱚ ᱚ ᱠᱚ ᱪᱮᱫ ᱵᱚᱱ ᱞᱟᱹᱭᱫᱟ ᱠᱚ ᱠᱚ ᱚ ᱟᱵᱟᱨ ᱤᱨ ᱦᱩᱭᱱᱟ ᱠᱚᱠᱚᱨ ᱪᱮᱫ ᱦᱩᱭᱱᱟ ᱠᱚ ᱠᱚ ᱲᱚ ᱠᱚᱠᱚᱨ ᱠᱚᱠᱚᱨ ᱫᱚ ᱪᱤᱞᱤ ᱵᱚᱱ ᱢᱮᱛᱟ ᱠᱚᱣᱟ ᱯᱮᱸᱪᱟ ᱦᱮᱸ ᱥᱮ ᱚᱱᱠᱟ ᱜᱮ ᱩᱯ ᱚ ᱚᱛ ᱚ ᱤᱨ ᱵᱚᱛᱚᱨ ᱱᱚᱣᱟ ᱫᱚ ᱵᱚ ᱱᱚᱣᱟ ᱫᱚ ᱚ ᱱᱚᱣᱟ ᱫᱚ ᱛᱚ ᱱᱚᱣᱟ ᱫᱚ ᱚ ᱱᱚᱣᱟ ᱫᱚ ᱨᱚ ᱵᱚᱛᱚᱨ ᱦᱩᱭᱱᱟ ᱚᱱᱠᱟ ᱜᱮ ᱱᱚᱸᱰᱮ ᱦᱮᱱᱟᱜᱼᱟ ᱠᱚ ᱠᱚᱠᱞᱚ ᱠᱚ ᱚ ᱠᱚ ᱠᱚᱠ ᱚᱞ ᱚᱞᱚ ᱠᱚᱠᱞᱚ ᱚᱱᱠᱟᱜᱮ ᱠᱚᱝᱠᱚ ᱠᱚ ᱚ ᱚᱝ ᱠᱚᱝ ᱠᱚ ᱚ ᱠᱚ ᱠᱚᱝᱠᱚ ᱦᱩᱭᱱᱟ ᱱᱚᱸᱰᱮ ᱱᱚᱝᱠᱟᱜᱮ ᱦᱮᱡ ᱠᱟᱱᱟ ᱟᱞᱚᱢ ᱵᱚᱛᱚᱨᱚᱜᱼᱟ ᱪᱟᱭᱱᱟ ᱟ ᱚᱱᱟ ᱫᱚ ᱟ ᱚᱱᱟ ᱫᱚ ᱚᱞ ᱢᱟᱱᱮ ᱞᱚ ᱚᱱᱟ ᱫᱚ ᱚ ᱚᱱᱟ ᱫᱚ ᱢᱚ ᱟᱞᱚᱢ ᱵᱚ ᱚ ᱵᱚ ᱛᱚ ᱚ ᱛᱚ ᱨᱚᱜ ᱤᱨ ᱚ ᱚᱱᱟ ᱫᱚ ᱚᱜ ᱚᱜ ᱱᱚᱸᱰᱮ ᱫᱚ ᱵᱤᱥᱚᱨᱜᱚ ᱞᱮᱠᱟᱭ ᱠᱟᱹᱢᱤᱭᱮᱫᱟᱭ ᱵᱚᱛᱚᱨᱚᱜᱼᱟ ᱟᱞᱚᱢ ᱵᱚᱛᱚᱨᱚᱜᱼᱟ ᱵᱟᱝᱞᱟ ᱪᱮᱫᱠᱟ ᱵᱚᱱ ᱚᱞᱟ ᱟᱜ ᱞᱚᱢ ᱟᱞᱚᱢ ᱚᱱᱟ ᱫᱚ ᱦᱩᱭᱩᱜ ᱠᱟᱱᱟ ᱵᱚ ᱛᱚ ᱵᱚ ᱛᱚ ᱨᱚᱜ ᱨᱚ ᱵᱤᱥᱚᱨᱜᱚ ᱨᱮ ᱨᱚᱜ ᱟ ᱟᱞᱚᱢ ᱵᱚᱛᱚᱨᱚᱜᱼᱟ ᱦᱩᱭᱱᱟ ᱚᱱᱠᱟ ᱜᱮ ᱦᱩᱭᱩᱜ ᱠᱟᱱᱟ ᱟᱞᱚᱢ ᱢᱚᱠᱚᱧᱚᱜᱼᱟ ᱠᱚᱠᱚᱨ ᱠᱚ ᱠᱚᱠᱞᱚᱜᱼᱟ ᱢᱟᱱᱮ ᱠᱚᱠᱚᱨ ᱢᱟᱱᱮ ᱯᱮᱪᱟ ᱠᱚ ᱨᱟᱜ ᱫᱟ ᱠᱚᱠᱞᱚᱜ ᱢᱟᱱᱮ ᱨᱟᱜ ᱟᱢ ᱟᱞᱚᱢ ᱠᱚᱠᱞᱚᱜᱼᱟ ᱟᱢ ᱟᱢᱮᱢ ᱨᱟᱜᱟ ᱦᱩᱭᱱᱟ ᱠᱚᱠᱞᱚᱜ ᱢᱟᱱᱮ ᱛᱟᱦᱚᱞᱮ ᱪᱮᱫ ᱵᱚᱱ ᱥᱮᱬᱟ ᱠᱮᱫᱟ ᱨᱟᱜ ᱱᱚᱣᱟ ᱨᱮᱱᱟᱜ ᱵᱟᱝᱞᱟ ᱫᱚ ᱪᱮᱫ ᱵᱚᱱ ᱞᱟᱹᱭᱟ ᱠᱟᱸᱫᱟ ᱛᱟᱭ ᱛᱚ ᱚᱱᱟ ᱦᱩᱭᱩᱜ ᱠᱟᱱᱟ ᱚᱛ ᱚ ᱛᱚ ᱚᱞ ᱚ ᱞᱚ ᱚᱱᱟ ᱫᱚ ᱦᱩᱭᱩᱜ ᱠᱟᱱᱟ ᱚᱝ ᱛᱚᱞᱚᱝ ᱪᱚ ᱦᱩᱭᱱᱟ ᱛᱚᱞᱚᱝ ᱱᱚᱰᱮ ᱦᱩᱭᱱᱟ ᱛᱚ ᱱᱚᱣᱟ ᱦᱩᱭᱱᱟ ᱞᱚ ᱟᱨ ᱱᱚᱣᱟ ᱦᱩᱭᱱᱟ ᱚᱱᱩᱥᱚᱝ ᱪᱮᱫ ᱦᱩᱭᱱᱟ ᱛᱚᱞᱚᱝ ᱛᱚ ᱞᱚ ᱚᱱᱩᱥᱚᱝ ᱛᱚᱞᱚᱝ ᱚᱱᱠᱟᱜᱮ ᱦᱮᱡ ᱮᱱᱟ ᱱᱚᱣᱟ ᱢᱚᱞᱚᱝ ᱢᱚ ᱚ ᱢᱚ ᱚᱞ ᱚ ᱞᱚ ᱱᱚᱣᱟ ᱫᱚ ᱚᱱᱩᱥᱚᱝ ᱢᱚᱞᱚᱝ ᱦᱩᱭᱱᱟ ᱛᱚ ᱱᱚᱰᱮ ᱡᱟᱦᱟᱸ ᱨᱟᱦᱟ ᱟᱲᱟᱝ ᱱᱤᱭᱮ ᱜᱮ ᱟᱯᱮᱭᱟᱜ ᱦᱚᱭᱛᱳ ᱥᱚᱢᱚᱥᱥᱟ ᱦᱩᱭ ᱫᱟᱲᱮᱭᱟᱜᱼᱟ ᱴᱷᱤᱠ ᱜᱮᱭᱟ ᱵᱟᱹᱠᱤ ᱡᱟᱦᱟᱸ ᱨᱟᱦᱟ ᱟᱲᱟᱝ ᱠᱚ ᱟ ᱤ ᱩ ᱮ ᱳ ᱱᱚᱣᱟ ᱠᱚᱫᱚ ᱵᱚᱱ ᱧᱮᱧᱟᱢᱟ ᱠᱤᱱᱛᱩ ᱚ ᱫᱚ ᱢᱟᱱᱮ ᱵᱟᱵᱚᱱ ᱧᱟᱢ ᱫᱟᱲᱮᱭᱟᱜ ᱠᱟᱱᱟ ᱡᱚᱠᱷᱚᱱ ᱱᱚᱸᱰᱮ ᱡᱚᱠᱷᱚᱱ ᱵᱟᱝᱞᱟ ᱛᱤᱧ ᱚᱞᱫᱟ ᱱᱚᱸᱰᱮ ᱠᱤᱱᱛᱩ ᱧᱮᱞᱟᱵᱚᱱ ᱢᱚ ᱫᱚ ᱠᱤᱱᱛᱩ ᱚ ᱫᱚ ᱠᱤᱱᱛᱩ ᱵᱟᱝ ᱧᱮᱧᱟᱢᱚᱜ ᱠᱟᱱᱟ ᱨᱟᱦᱟ ᱚ ᱨᱟᱦᱟ ᱟᱲᱟᱝ ᱴᱟᱜ ᱥᱩᱫᱩ ᱵᱚᱱ ᱨᱟᱦᱟᱭᱮᱫᱟ ᱠᱤᱱᱛᱩ ᱢᱮᱱᱠᱷᱟᱱ ᱟ ᱤ ᱩ ᱱᱚᱣᱟ ᱠᱚᱫᱚ ᱧᱮᱧᱟᱢᱟᱵᱚᱱ ᱢᱟᱱᱮ ᱟ ᱫᱚ ᱟᱠᱷᱟᱨ ᱦᱤᱥᱟᱹᱵᱽ ᱛᱮ ᱡᱮᱞᱮᱠᱟ ᱟ ᱫᱚ ᱦᱩᱭᱩᱜ ᱠᱟᱱᱟ ᱟᱠᱷᱟᱨ ᱦᱤᱥᱟᱹᱵᱽ ᱛᱮ ᱦᱩᱥᱥᱳᱭ ᱫᱚ ᱦᱩᱭᱩᱜ ᱠᱟᱱᱟ ᱦᱩᱥᱥᱤ ᱵᱟ ᱫᱤᱨᱜᱷᱤ ᱦᱤᱥᱟᱹᱵ ᱛᱮ ᱧᱮᱧᱟᱢ ᱟᱵᱚᱱ ᱦᱮᱸ ᱥᱮ ᱢᱮᱱᱠᱷᱟᱱ ᱚ ᱫᱚ ᱵᱟᱝ ᱧᱟᱢᱚᱜᱼᱟ ᱚᱱᱟ ᱫᱚ ᱦᱟᱸᱜ ᱛᱟᱭᱚᱢ ᱛᱟᱭᱚᱢ ᱛᱮ ᱦᱩᱭᱩᱜᱼᱟ ᱨᱟᱦᱟ ᱴᱷᱮᱡ ᱜᱮ ᱦᱩᱭᱩᱜ ᱠᱟᱱᱟ ᱢᱮᱱ ᱟᱫᱚ ᱦᱩᱭᱩᱜ ᱠᱟᱱᱟ ᱦᱚᱞᱚᱝ ᱚᱱᱠᱟ ᱜᱮ ᱦᱚ ᱚ ᱤᱦ ᱚ ᱦᱚ ᱚᱞ ᱚ ᱞ ᱚᱱᱟ ᱫᱚ ᱚᱝ ᱦᱚᱞᱚᱝ ᱯᱚ ᱴᱚ ᱚᱱᱟ ᱫᱚ ᱯᱚ ᱚ ᱯᱚ ᱴᱚ ᱚ ᱴᱚ ᱚᱱᱟ ᱫᱚ ᱦᱩᱭᱩᱜ ᱠᱟᱱᱟ ᱟᱢ ᱯᱚᱴᱚᱢ ᱚᱱᱟ ᱫᱚ ᱦᱩᱭᱩᱜ ᱠᱟᱱᱟ ᱯᱚᱴᱠᱚᱡ ᱯᱚ ᱚ ᱴᱚ ᱯᱚᱴ ᱠᱚ ᱚ ᱱᱚᱣᱟ ᱵᱩᱲᱠᱤ ᱪᱚ ᱠᱚᱡ ᱯᱚᱴᱠᱚᱡ ᱴᱷᱤᱠ ᱜᱮᱭᱟ ᱚᱱᱠᱟ ᱜᱮ ᱱᱚᱰᱮ ᱜᱚᱛᱚᱢ ᱱᱚᱣᱟ ᱫᱚ ᱦᱩᱭᱩᱜ ᱠᱟᱱᱟ ᱚᱲᱢᱚᱡ ᱚᱲᱢᱚᱡ ᱢᱟᱱᱮ ᱩᱱᱠᱩ ᱪᱤᱞᱤ ᱠᱚ ᱢᱮᱛᱟ ᱠᱚᱣᱟ ᱟᱲᱥᱩᱨᱟ ᱨᱮᱱ ᱦᱚᱯᱚᱱ ᱛᱟᱭ ᱛᱚ ᱩᱱᱠᱩ ᱠᱚ ᱢᱮᱛᱟ ᱠᱚᱣᱟ ᱚᱲᱢᱚᱡ ᱞᱚᱫᱚᱢ ᱞᱚᱫᱚᱢ ᱚᱞ ᱚ ᱩᱫ ᱚ ᱞᱚᱫᱚᱢ ᱱᱚᱣᱟ ᱫᱚ ᱦᱩᱭᱩᱜ ᱠᱟᱱᱟ ᱫᱚᱱᱛᱚ ᱥᱚ ᱫᱚᱱᱛᱚ ᱥᱚ ᱥᱚᱥ ᱲᱚᱜ ᱚ ᱢᱩᱨᱜᱤ ᱪᱚᱨᱚᱡ ᱥᱚᱥᱨᱚᱡ ᱱᱚᱸᱰᱮ ᱦᱟᱸᱜ ᱧᱮᱞ ᱯᱮ ᱱᱚᱸᱰᱮ ᱤᱥ ᱟᱨ ᱨᱚ ᱱᱚᱣᱟ ᱵᱟᱨᱭᱟ ᱜᱮ ᱠᱮᱪᱮᱫ ᱟᱲᱟᱝ ᱠᱟᱱᱟ ᱢᱮᱱᱠᱷᱟᱱ ᱛᱟᱞᱟ ᱨᱮ ᱨᱟᱦᱟ ᱟᱲᱟᱝ ᱵᱟᱹᱱᱩᱜᱼᱟ ᱱᱚᱸᱰᱮ ᱪᱮᱫᱟᱜ ᱵᱟᱝ ᱵᱟᱹᱭᱥᱟᱹᱜ ᱠᱟᱱᱟ ᱠᱟᱨᱚᱱ ᱦᱩᱭᱩᱜ ᱠᱟᱱᱟ ᱨᱟᱦᱟ ᱨᱟᱦᱟ ᱧᱮᱞ ᱦᱩᱭᱩᱜᱼᱟ ᱟᱵᱚ ᱥᱟᱱᱛᱟᱲ ᱫᱚ ᱪᱮᱫ ᱞᱮᱠᱟ ᱵᱚᱱ ᱨᱟᱦᱟᱭᱟ ᱚᱱᱠᱟ ᱜᱮᱵᱚᱱ ᱚᱞᱟ ᱴᱷᱤᱠ ᱜᱮᱭᱟ ᱚᱱᱟ ᱡᱚᱱᱱᱮ ᱡᱩᱫᱤ ᱱᱚᱸᱰᱮ ᱚᱧ ᱮᱢᱟᱜᱼᱟ ᱱᱚᱸᱰᱮ ᱛᱟᱞᱟ ᱨᱮ ᱫᱚᱱᱛᱚ ᱥᱚ ᱟᱨ ᱨᱚ ᱛᱟᱞᱟ ᱨᱮ ᱛᱟᱦᱚᱞᱮ ᱪᱮᱫ ᱦᱩᱭᱩᱜᱼᱟ ᱥᱚᱥᱚᱨᱚᱡ ᱥᱚᱥᱚᱨᱚᱡ ᱫᱚ ᱵᱟᱝ ᱦᱩᱭᱩᱜ ᱠᱟᱱᱟ ᱥᱚᱥᱨᱚᱡ ᱢᱟᱱᱮ ᱫᱚᱱᱛᱚ ᱥᱚ ᱫᱚᱱᱛᱚ ᱥᱚ ᱥᱚᱥ ᱨᱚ ᱵᱩᱨᱜᱤ ᱪᱚ ᱨᱚᱡ ᱥᱚᱥᱨᱚᱡ ᱦᱮᱸ ᱚᱱᱠᱟ ᱜᱮ ᱱᱚᱣᱟ ᱫᱚ ᱦᱩᱭᱩᱜ ᱠᱟᱱᱟ ᱠᱚᱜ ᱦᱚᱴᱚᱜ ᱠᱚᱭ ᱰᱚᱜ ᱱᱚᱣᱟ ᱫᱚ ᱠᱚᱜ ᱦᱚᱴᱚᱜ ᱠᱚᱸᱭ ᱠᱚ ᱚᱱᱛᱚᱥᱛᱚ ᱠᱚᱭ ᱰᱚᱜ ᱱᱚᱣᱟ ᱫᱚ ᱚᱱᱟ ᱦᱚᱨᱚ ᱦᱚᱨᱚ ᱤᱦ ᱚ ᱤᱨᱚ ᱦᱚᱨᱚ ᱫᱚ ᱦᱚ ᱴᱚ ᱚ ᱦᱚᱴᱚᱜ ᱱᱚᱣᱟ ᱫᱚ ᱦᱩᱭᱩᱜ ᱠᱟᱱᱟ ᱥᱚᱢᱵᱚᱜ ᱵᱚᱱ ᱞᱟᱹᱭᱟ ᱥᱚᱵᱚᱜ ᱧᱩᱨᱩᱜᱼᱟ ᱚᱱᱠᱟᱜᱮ ᱟᱵᱚ ᱫᱚ ᱦᱚᱲ ᱦᱚᱯᱚᱱ ᱟ ᱱᱚᱣᱟ ᱫᱚ ᱦᱩᱭᱩᱜ ᱠᱟᱱᱟ ᱩᱯ ᱚ ᱵᱚ ᱟᱵᱚ ᱱᱚᱣᱟ ᱫᱚ ᱟ ᱱᱚᱣᱟ ᱫᱚ ᱦᱩᱭᱩᱜ ᱠᱟᱱᱟ ᱵᱚ ᱟᱨ ᱚ ᱢᱤᱞᱮ ᱵᱚ ᱩᱫ ᱚ ᱢᱟᱱᱮ ᱫᱚ ᱪᱮᱫ ᱠᱟᱹᱧ ᱞᱟᱹᱭᱫᱟ ᱫᱚ ᱢᱟᱱᱮ ᱩᱫ ᱚ ᱫᱚ ᱫᱚ ᱯᱚᱨ ᱚ ᱩᱪᱪᱟᱨᱚᱱᱚᱜ ᱠᱟᱱᱟ ᱚᱱᱟ ᱡᱚᱱᱱᱮ ᱩᱫ ᱟᱨ ᱚ ᱦᱩᱭ ᱠᱟᱱᱟ ᱦᱚᱲ ᱦᱚ ᱨᱚᱭ ᱥᱩᱨ ᱨᱚ ᱧᱮᱞ ᱢᱮ ᱦᱚ ᱯᱚᱨ ᱚ ᱦᱤᱡᱩᱜ ᱠᱟᱱᱟ ᱦᱮᱸ ᱥᱮ ᱱᱚᱜᱼᱚᱭ ᱡᱮ ᱡᱩᱫᱤ ᱦᱚᱲᱤᱧ ᱞᱟᱹᱭᱟ ᱦᱚ ᱦᱚ ᱯᱚᱨ ᱚ ᱨᱟᱦᱟ ᱟᱲᱟᱝ ᱦᱤᱡᱩᱜ ᱠᱟᱱᱟ ᱛᱚ ᱦᱚ ᱚ ᱱᱚᱣᱟ ᱫᱚ ᱦᱩᱭᱩᱜ ᱠᱟᱱᱟ ᱨᱚᱭ ᱥᱩᱨ ᱨᱚ ᱦᱚᱨ ᱦᱚᱨ ᱦᱚᱯᱚᱱ ᱴᱷᱤᱠ ᱜᱮᱭᱟ ᱟᱵᱚ ᱫᱚ ᱵᱚᱱ ᱨᱚᱲᱟ ᱟᱵᱚ ᱫᱚ ᱵᱚ ᱨᱚᱲᱟ ᱦᱩᱭᱱᱟ ᱨᱚᱲᱟ ᱢᱟᱱᱮ ᱨᱚᱲ ᱨᱚᱲ ᱜᱮᱭᱟᱵᱚᱱ ᱡᱟᱦᱟᱸ ᱨᱚᱲᱟ ᱨᱚᱲᱟ ᱛᱟᱭᱛᱚ ᱚᱱᱠᱟ ᱜᱮ ᱦᱩᱭᱩᱜ ᱠᱟᱱᱟ ᱟᱵᱚ ᱵᱚ ᱞᱚᱜᱚᱱᱚᱜᱼᱟ ᱟ ᱩᱵ ᱚ ᱵᱚ ᱩᱵ ᱚ ᱵᱚ ᱚᱞ ᱚ ᱢᱟᱱᱮ ᱞᱚ ᱚ ᱞᱚ ᱜᱚ ᱚ ᱜᱚ ᱫᱚᱱᱛᱚ ᱱᱚ ᱚ ᱟᱫᱚ ᱱᱚᱰᱮ ᱫᱚ ᱵᱤᱥᱚᱨᱜᱚ ᱞᱮ ᱠᱟᱹᱢᱤᱭᱟ ᱞᱚᱜᱚᱱᱚᱜ ᱟ ᱛᱟᱞᱟ ᱨᱮᱫᱚ ᱦᱩᱭᱩᱜ ᱠᱟᱱᱟ ᱯᱷᱟᱨᱠᱟ ᱚᱞᱚᱜ ᱵᱚᱱ ᱞᱚᱜᱚᱱᱚᱜᱼᱟ ᱚᱞᱚᱜ ᱵᱚ ᱞᱚᱜᱚᱱᱚᱜᱼᱟ ᱦᱩᱭᱱᱟ ᱚᱞ ᱵᱚᱱ ᱮᱛᱚᱜ ᱡᱚᱝᱼᱟ ᱚᱞ ᱵᱚ ᱮᱛᱚᱜ ᱡᱚᱝᱼᱟ ᱨᱚᱲ ᱵᱚᱱ ᱮᱛᱚᱜ ᱡᱚᱝᱼᱟ ᱱᱤᱛᱚᱜ ᱫᱚ ᱨᱟᱦᱟ ᱟᱲᱟᱝ ᱟ ᱫᱤᱭᱮ ᱵᱚᱱ ᱧᱮᱞᱟ ᱜᱟᱵᱟᱱ ᱪᱮᱫ ᱞᱮᱠᱟ ᱦᱩᱭᱩᱜ ᱠᱟᱱᱟ ᱟ ᱢᱟᱱᱮ ᱦᱩᱭᱩᱜ ᱠᱟᱱᱟ ᱟᱠᱟᱨ ᱛᱟᱭᱛᱚ ᱚᱱᱟ ᱟ ᱤᱨ ᱟᱨ ᱟ ᱩᱨ ᱟᱨ ᱱᱚᱣᱟ ᱵᱟᱭᱨᱟ ᱢᱮᱥᱟ ᱠᱟᱛᱮᱫ ᱪᱮᱫ ᱦᱩᱭᱩᱜ ᱠᱟᱱᱟ ᱟ ᱤᱨ ᱟᱨ ᱟ ᱩᱨ ᱟᱬᱟᱨ ᱟᱬᱟᱨ ᱫᱚ ᱪᱮᱫ ᱠᱚ ᱞᱟᱹᱭᱟ ᱢᱟᱱᱮ ᱱᱟᱦᱮᱞ ᱡᱟᱦᱟᱸ ᱨᱮᱵᱚᱱ ᱞᱟᱜᱟᱣᱟ ᱚᱠᱟ ᱨᱮᱵᱚᱱ ᱞᱟᱜᱟᱣᱟ ᱰᱟᱹᱝᱨᱤ ᱦᱚᱴᱚᱜ ᱨᱮ ᱡᱟᱦᱟᱸ ᱵᱟᱨ ᱫᱷᱟᱨᱮ ᱰᱟᱹᱝᱨᱤ ᱫᱚᱦᱚ ᱠᱟᱛᱮᱫ ᱛᱟᱞᱟ ᱨᱮ ᱡᱟᱦᱟᱸ ᱥᱳᱞ ᱞᱮᱠᱟ ᱵᱚᱱ ᱤᱭᱟᱹ ᱠᱟᱛᱮᱫ ᱡᱟᱦᱟᱸ ᱛᱮ ᱱᱟᱦᱮᱞ ᱵᱚᱱ ᱞᱟᱜᱟᱣ ᱥᱮ ᱚᱱᱟ ᱠᱚ ᱞᱟᱹᱭᱟ ᱚᱱᱟ ᱟᱬᱟᱨ ᱦᱮᱸᱥᱮ ᱡᱟᱦᱟᱸᱭᱟᱜ ᱰᱟᱹᱝᱨᱤ ᱠᱟᱹᱰᱤ ᱠᱚᱣᱟᱜ ᱦᱮᱱᱟᱜᱼᱟ ᱩᱱᱠᱩ ᱫᱚ ᱵᱷᱟᱹᱜᱤ ᱴᱷᱤᱠ ᱵᱚᱱ ᱵᱩᱡᱽ ᱧᱟᱢᱟ ᱡᱮ ᱟᱬᱟᱨ ᱫᱚ ᱪᱮᱫ ᱠᱟᱱᱟ ᱛᱟᱭ ᱛᱚ ᱱᱚᱜᱼᱚᱭ ᱪᱤᱛᱟᱹᱨ ᱧᱮᱞ ᱯᱮ ᱴᱷᱤᱠ ᱜᱮᱭᱟ ᱧᱮᱞ ᱟᱵᱚᱱ ᱚᱛ ᱟ ᱛᱟ ᱛᱚ ᱟᱨ ᱟ ᱱᱚᱰᱮ ᱧᱮᱞ ᱯᱮ ᱟ ᱫᱚ ᱧᱟᱢᱚᱜ ᱠᱟᱱᱟ ᱦᱮᱸᱥᱮ ᱱᱚᱜᱼᱚᱭ ᱟᱠᱟᱨ ᱚᱛ ᱟ ᱛᱟ ᱚ ᱟ ᱜᱟ ᱱᱚᱣᱟ ᱚᱝ ᱱᱚᱣᱟ ᱫᱚ ᱚᱱᱩᱥᱚᱝ ᱚᱞ ᱟ ᱞᱟ ᱦᱮᱸᱥᱮ ᱚᱱᱠᱟ ᱦᱮᱡ ᱠᱟᱱᱟ ᱠᱟ ᱠᱚ ᱟ ᱠᱟ ᱟᱡ ᱟ ᱡᱟ ᱟᱢ ᱟᱜ ᱢᱟ ᱟᱣ ᱟᱜ ᱤᱭᱟ ᱢᱟᱱᱮ ᱟᱣ ᱟᱣᱟ ᱦᱮᱸ ᱚᱣᱟ ᱤᱥ ᱟ ᱥᱟ ᱤᱦ ᱟ ᱦᱟ ᱤᱧ ᱟ ᱧᱟ ᱤᱨ ᱟ ᱨᱟ ᱚᱱᱠᱟ ᱜᱮ ᱧᱮᱞ ᱟᱵᱚᱱ ᱡᱚᱠᱷᱚᱱ ᱩᱯ ᱟ ᱩᱯ ᱟ ᱵᱟᱵᱟ ᱧᱮᱞ ᱢᱮ ᱪᱮᱫ ᱞᱮᱠᱟ ᱵᱚᱱ ᱞᱟᱹᱭᱫᱟ ᱵᱟᱵᱟ ᱵᱚᱭᱮ ᱟᱠᱟᱨ ᱵᱚ ᱟᱠᱟᱨ ᱛᱟᱦᱞᱮ ᱱᱚᱜᱼᱚᱭ ᱵᱚ ᱟᱲ ᱟ ᱵᱟ ᱟᱵᱟᱨ ᱵᱚᱭᱮ ᱟᱠᱟᱲ ᱩᱯ ᱟᱲ ᱟ ᱩᱯ ᱟᱲ ᱵᱟ ᱚᱱᱠᱟ ᱜᱮ ᱫᱟᱫᱟ ᱫᱟᱠᱟ ᱠᱟᱴᱟ ᱵᱟᱱᱟᱢ ᱡᱟᱱᱟᱢ ᱚᱱᱠᱟ ᱜᱮ ᱦᱮᱡ ᱠᱟᱱᱟ ᱢᱟᱲᱟᱜ ᱟᱢ ᱟ ᱤᱨ ᱟ ᱟᱜ ᱢᱟᱲᱟᱜ ᱚᱱᱠᱟ ᱜᱮ ᱦᱮᱡ ᱠᱟᱱᱟ ᱚᱞ ᱟ ᱟᱢ ᱟ ᱴᱟ ᱞᱟᱢᱟ ᱦᱩᱭᱱᱟ ᱚᱱᱟ ᱦᱩᱭᱩᱜ ᱠᱟᱱᱟ ᱟᱢ ᱟ ᱟ ᱟᱢ ᱟᱢ ᱟᱨ ᱟ ᱤᱨ ᱟᱲ ᱤᱝ ᱤ ᱤᱝ ᱤᱝ ᱟᱞᱟᱝ ᱱᱚᱣᱟ ᱫᱚ ᱦᱩᱭᱩᱜ ᱠᱟᱱᱟ ᱤᱝ ᱫᱚ ᱪᱮᱫᱠᱟ ᱦᱚᱥᱳᱭ ᱚᱱᱠᱟ ᱤᱝ ᱟᱞᱟᱝ ᱚᱞ ᱟᱜ ᱮ ᱟ ᱚᱞᱼᱟ ᱟᱞᱟᱝ ᱩᱯ ᱟ ᱮᱱ ᱟ ᱵᱟᱱᱟ ᱤ ᱚ ᱮᱨ ᱦᱚᱲ ᱢᱟᱱᱮ ᱟᱢ ᱟᱨ ᱤᱧ ᱟᱞᱟᱝ ᱟᱞᱟᱝ ᱵᱟᱱᱟ ᱦᱚᱲ ᱦᱩᱭᱩᱜ ᱠᱟᱱᱟ ᱵᱟᱞᱟᱝ ᱫᱟᱬᱟᱱᱟ ᱫᱟᱲᱟᱱᱟ ᱩᱫ ᱟ ᱩᱨ ᱟ ᱫᱟᱲᱟ ᱮᱱ ᱟ ᱱᱟ ᱨᱟᱱᱟ ᱵᱟᱞᱟᱝ ᱩᱵ ᱟ ᱚᱞ ᱟ ᱟᱝ ᱵᱟᱞᱟᱝ ᱢᱟᱱᱮ ᱵᱚᱭᱮ ᱟᱠᱟᱲ ᱞᱚᱭᱮ ᱟᱠᱟᱲ ᱩᱱ ᱥᱚᱢᱚᱭ ᱵᱟᱞᱟᱝ ᱫᱟᱯᱟᱞᱟ ᱫᱟᱯᱟᱞᱟ ᱦᱩᱭᱮᱱᱟ ᱚᱱᱠᱟ ᱜᱮ ᱦᱩᱭᱩᱜ ᱠᱟᱱᱟ ᱨᱚᱲ ᱞᱟᱝ ᱨᱚᱲ ᱤᱨ ᱚ ᱮ ᱨᱚᱲ ᱞᱟᱝ ᱚᱞ ᱟ ᱚᱝ ᱞᱟᱝ ᱟᱸᱡᱚᱢᱟ ᱟ ᱡᱚ ᱢᱟ ᱦᱚᱲ ᱞᱟᱝ ᱛᱟᱲᱟᱢᱟ ᱦᱚᱲ ᱤᱦ ᱚ ᱮ ᱦᱚᱲ ᱞᱟᱝ ᱛᱟᱲᱟᱢᱟ ᱛᱟᱲᱟᱢᱟ᱾ ᱱᱤᱛᱚᱜ ᱫᱚ ᱡᱟᱦᱟᱸ ᱨᱟᱦᱟ ᱟᱨᱟᱝ ᱚ ᱟᱨ ᱚ ᱛᱮ ᱚᱞ ᱪᱮᱢᱮᱫ ᱠᱷᱚᱡ ᱜᱟᱣᱟᱱ ᱵᱚᱱ ᱥᱮᱬᱟ ᱠᱮᱫᱟ ᱥᱮ ᱯᱟᱲᱦᱟᱣ ᱠᱮᱫᱟ ᱵᱚᱱ ᱚᱱᱟ ᱠᱚ ᱱᱤᱛᱚᱜ ᱠᱟᱹᱴᱤᱡ ᱵᱚᱱ ᱯᱨᱮᱠᱴᱤᱥᱟ᱾ ᱪᱮᱫ ᱞᱮᱠᱟ ᱱᱚᱰᱮᱧ ᱚᱞ ᱟᱠᱟᱫᱟ ᱟᱵᱚ ᱫᱚ ᱡᱟᱦᱮᱨ ᱨᱮᱵᱚᱱ ᱵᱚᱸᱜᱟᱭᱟ᱾ ᱱᱚᱣᱟ ᱪᱮᱫ ᱞᱮᱠᱟ ᱚᱞ ᱪᱤᱠᱤ ᱛᱮᱵᱚᱱ ᱚᱞᱟ᱾ ᱚᱱᱠᱟ ᱜᱮ ᱚᱛᱮ ᱢᱟᱦᱟᱸ ᱫᱚ ᱵᱟᱝᱞᱟ ᱛᱮ ᱥᱚᱢᱵᱟᱨ᱾ ᱠᱟᱱᱟ ᱥᱮ ᱥᱚᱢᱵᱟᱨ ᱠᱚ ᱞᱟᱹᱭᱟ ᱴᱷᱤᱠ ᱜᱮᱭᱟ ᱛᱚ ᱟᱵᱚ ᱫᱚ ᱪᱮᱫ ᱞᱮᱠᱟᱧ ᱚᱞᱟ ᱚᱞ ᱪᱤᱠᱤ ᱛᱮ ᱱᱚᱣᱟ ᱧᱮᱞ ᱟᱵᱚᱱ ᱟᱵᱚ ᱠᱟᱛᱷᱟ ᱫᱚ ᱱᱚᱣᱟ ᱯᱩᱨᱟᱹ ᱴᱟᱜ ᱫᱚ ᱟ ᱟᱵᱚ ᱫᱚ ᱟ ᱚᱞ ᱠᱤᱫᱟᱹᱧ ᱟᱨ ᱪᱤᱠᱟᱹᱧ ᱩᱪᱪᱟᱨᱚᱱ ᱫᱟ ᱟ ᱛᱟᱦᱞᱮ ᱱᱚᱣᱟ ᱫᱚ ᱟ ᱠᱟᱱᱟ ᱵᱚ ᱟᱵᱚ ᱨᱟᱦᱟ ᱟᱲᱟᱝ ᱦᱤᱡᱩᱜ ᱠᱟᱱᱟ ᱚ ᱟᱵᱚ ᱫᱚ

ᱵᱨᱩᱜᱤᱡᱚ ᱟᱠᱟᱨ ᱡᱟ ᱦᱚ ᱟᱨ ᱤᱠᱟᱨ ᱦᱮ ᱚᱱᱟ ᱫᱚ ᱦᱩᱭᱩᱜ ᱠᱟᱱᱟ ᱨᱚ ᱢᱟᱱᱮ ᱤᱨ ᱦᱮᱸ ᱥᱮ ᱡᱟᱦᱮᱨ ᱨᱮᱵᱚᱱ ᱨᱚᱭᱮ ᱤᱠᱟᱨ ᱱᱚᱣᱟ ᱫᱚ ᱨᱚ ᱱᱚᱣᱟ ᱫᱚ ᱦᱩᱭᱩᱜ ᱠᱟᱱᱟ ᱤᱠᱟᱨ ᱵᱚ ᱪᱤᱠᱟᱹᱧ ᱞᱟᱹᱭᱫᱟ ᱵᱚ ᱱᱚᱣᱟ ᱫᱚ ᱵᱚ ᱚ ᱦᱤᱡᱩᱜ ᱠᱟᱱᱟ ᱚᱞ ᱠᱤᱫᱟᱹᱧ ᱫᱚᱱᱛᱚ ᱱᱚ ᱡᱟᱦᱮᱨ ᱨᱮᱵᱚᱱ ᱫᱚᱱᱛᱚ ᱱᱚ ᱯᱚᱨ ᱚ ᱦᱤᱡᱩᱜ ᱠᱟᱱᱟ ᱢᱮᱱᱠᱷᱟᱱ ᱚ ᱵᱟᱹᱧ ᱞᱟᱜᱟᱣᱟ ᱪᱮᱫᱟᱜ ᱥᱮ ᱡᱩᱫᱤ ᱚ ᱤᱧ ᱞᱟᱜᱟᱣᱟ ᱛᱟᱦᱚᱞᱮ ᱪᱮᱫ ᱦᱩᱭᱩᱜ ᱠᱟᱱᱟ ᱨᱮᱵᱚ ᱱᱚ ᱨᱮᱵᱚ ᱱᱚ ᱫᱚ ᱵᱟᱹᱧ ᱞᱟᱹᱭ ᱮᱫᱟ ᱱᱚᱰᱮ ᱪᱮᱫ ᱢᱮᱱᱟᱜᱼᱟ ᱨᱮᱵᱚᱱ ᱵᱚᱸᱜᱟᱭᱟ ᱵᱚ ᱟᱫᱚ ᱪᱮᱫ ᱠᱚᱧ ᱚᱞᱟ ᱵᱚ ᱱᱚᱜᱼᱚᱭ ᱵᱚ ᱪᱚᱱᱫᱨᱚ ᱵᱤᱱᱫᱩ ᱟᱠᱟᱨ ᱮᱵᱟᱨ ᱱᱚᱣᱟ ᱫᱚ ᱪᱚᱱᱫᱨᱚ ᱵᱤᱱᱫᱩ ᱫᱚ ᱚᱞ ᱪᱤᱠᱤ ᱛᱮᱫᱚ ᱢᱩ ᱴᱩᱰᱟᱹᱜ ᱵᱚᱱ ᱞᱟᱹᱭᱟ ᱡᱟᱦᱟᱸ ᱫᱚ ᱨᱟᱦᱟ ᱟᱲᱟᱝ ᱪᱮᱛᱟᱱ ᱨᱮ ᱵᱟᱹᱭᱥᱟᱹᱜᱼᱟ ᱛᱟᱦᱚᱞᱮ ᱱᱚᱣᱟ ᱰᱟᱭᱨᱮᱠᱴ ᱱᱚᱣᱟ ᱠᱮᱪᱮᱫ ᱟᱲᱟᱝ ᱪᱮᱛᱟᱱ ᱨᱮᱫᱚ ᱵᱟᱝ ᱵᱟᱹᱭᱥᱟᱹᱜᱼᱟ ᱡᱮᱦᱮᱛᱩ ᱟᱵᱚ ᱵᱚᱱ ᱵᱟᱰᱟᱭᱟ ᱚ ᱟ ᱤ ᱩ ᱮ ᱳ ᱱᱚᱣᱟ ᱠᱚᱫᱚ ᱨᱟᱦᱟ ᱟᱲᱟᱝ ᱱᱚᱣᱟ ᱠᱚ ᱪᱮᱛᱟᱱ ᱨᱮᱜᱮ ᱢᱩ ᱴᱩᱰᱟᱹᱜ ᱥᱮ ᱜᱟᱹᱦᱞᱟᱹ ᱴᱩᱰᱟᱹᱜ ᱵᱟᱹᱭᱥᱟᱹᱜᱼᱟ ᱢᱮᱱᱠᱷᱟᱱ ᱰᱟᱭᱨᱮᱠᱴ ᱡᱟᱦᱟᱸ ᱵᱟᱹᱠᱤ ᱪᱤᱠᱤ ᱠᱚ ᱦᱮᱱᱟᱜᱼᱟ ᱠᱮᱪᱮᱫ ᱟᱲᱟᱝ ᱠᱚ ᱚᱱᱟ ᱠᱚᱨᱮ ᱫᱚ ᱰᱟᱭᱨᱮᱠᱴ ᱢᱩ ᱴᱩᱰᱟᱹᱜ ᱥᱮ ᱪᱚᱱᱫᱚ ᱵᱤᱱᱫᱩ ᱵᱟᱝ ᱵᱟᱹᱭᱥᱟᱹᱜᱼᱟ ᱚᱱᱟ ᱠᱷᱟᱹᱛᱤᱨ ᱛᱮ ᱱᱚᱸᱰᱮ ᱵᱚ ᱚ ᱦᱤᱡᱩᱜ ᱠᱟᱱᱟ ᱛᱟᱨᱯᱚᱨᱮ ᱢᱩ ᱴᱩᱰᱟᱹᱜ ᱤᱧ ᱵᱟᱹᱭᱥᱟᱹᱣᱟ ᱵᱚᱸᱜᱟ ᱮᱵᱟᱨ ᱦᱮᱡ ᱠᱟᱱᱟ ᱜᱚᱭᱮ ᱟᱠᱟᱲ ᱜᱚ ᱫᱚ ᱱᱚᱣᱟ ᱮᱵᱟᱨ ᱜᱚᱭᱮ ᱟᱠᱟᱲ ᱦᱚᱸᱜᱼᱚᱭ ᱟᱠᱟᱲ ᱦᱩᱭᱱᱟ ᱮᱵᱟᱨ ᱚᱱᱛᱩᱥᱛᱚᱭ ᱟᱠᱟᱨ ᱮᱢᱟ ᱚᱱᱛᱩᱥᱛᱚ ᱱᱚᱣᱟ ᱛᱟᱨᱯᱚᱨᱮ ᱦᱮᱡ ᱠᱟᱱᱟ ᱟ ᱵᱚᱸᱜᱟᱭᱟ ᱦᱩᱭᱱᱟ ᱟᱨ ᱟᱨᱚᱧ ᱞᱟᱹᱭ ᱞᱮᱜᱮ ᱟᱵᱚ ᱟ ᱵᱚ ᱩᱵ ᱚ ᱵᱚ ᱟᱵᱚ ᱫᱚ ᱵᱟᱝᱞᱟ ᱛᱮ ᱡᱚᱠᱷᱚᱱ ᱥᱩᱫᱷᱩ ᱫᱚ ᱚᱞ ᱞᱮᱠᱷᱟᱱ ᱜᱮ ᱦᱩᱭᱩᱜ ᱠᱟᱱᱟ ᱢᱮᱱᱠᱷᱟᱱ ᱚᱞ ᱪᱤᱠᱤ ᱡᱚᱠᱷᱚᱱᱤᱧ ᱚᱞᱟ ᱥᱩᱫᱷᱩ ᱩᱫ ᱥᱮ ᱱᱚᱣᱟ ᱫᱚ ᱮᱢ ᱠᱟᱛᱮᱫ ᱟᱲᱟᱜ ᱞᱮᱠᱷᱟᱱ ᱵᱟᱝ ᱜᱟᱱᱚᱜᱼᱟ ᱠᱟᱨᱚᱱ ᱮᱠᱞᱟ ᱫᱚ ᱠᱮᱪᱮᱫ ᱟᱲᱟᱝ ᱡᱟᱦᱟᱸ ᱠᱮᱪᱮᱫ ᱟᱲᱟᱝ ᱠᱚ ᱟᱵᱚ ᱵᱚᱱ ᱥᱮᱬᱟ ᱟᱠᱟᱫᱟ ᱞᱟᱦᱟᱛᱮ ᱱᱚᱣᱟ ᱛᱚ ᱠᱷᱚᱱ ᱢᱩᱪᱟᱹᱫ ᱮᱠᱫᱚᱢ ᱩᱦ ᱫᱷᱟᱹᱵᱤᱡ ᱮᱠᱫᱚᱢ ᱮᱠᱫᱚᱢ ᱩᱱᱟᱹᱜ ᱫᱷᱟᱹᱵᱤᱡ ᱩᱱᱟᱹᱜ ᱫᱷᱟᱹᱵᱤᱡ ᱫᱚ ᱠᱮᱪᱮᱫ ᱟᱲᱟᱝ ᱠᱟᱱᱟ ᱛᱟᱭᱛᱚ ᱚᱱᱟ ᱠᱚᱫᱚ ᱮᱠᱞᱟ ᱵᱟᱝ ᱵᱟᱹᱭᱥᱟᱹᱜᱼᱟ ᱨᱟᱦᱟ ᱟᱲᱟᱝ ᱥᱟᱞᱟᱜ ᱵᱟᱹᱭᱥᱟᱹᱜᱼᱟ ᱚᱱᱟ ᱠᱷᱟᱹᱛᱤᱨ ᱜᱮ

ᱚ ᱠᱤᱱᱛᱩ ᱱᱚᱰᱮ ᱵᱚᱱ ᱵᱚᱸᱜᱟᱭᱟ ᱱᱚᱣᱟ ᱫᱚ ᱪᱮᱫ ᱦᱚᱸ ᱵᱟᱝ ᱠᱟᱱᱟ ᱫᱚᱥᱟᱨ ᱨᱮᱱᱟᱜ ᱵᱚᱱ ᱧᱮᱞᱟ ᱫᱚᱥᱟᱨ ᱨᱮᱱᱟᱜ ᱪᱮᱫ ᱵᱚᱱ ᱞᱟᱹᱭᱟ ᱚᱛᱮ ᱢᱟᱦᱟ ᱫᱚ ᱵᱟᱝᱞᱟ ᱛᱮ ᱥᱳᱢᱵᱟᱨ ᱠᱟᱱᱟ ᱛᱟᱭᱛᱚ ᱛᱚ ᱟᱵᱚ ᱵᱚᱱ ᱵᱟᱰᱟᱭᱟ ᱵᱟᱝᱞᱟ ᱛᱮ ᱡᱮᱢᱚᱱ ᱠᱚᱨᱮ ᱥᱳᱢᱵᱟᱨ ᱢᱚᱝᱜᱚᱞ ᱵᱟᱨ ᱥᱟᱱᱛᱟᱲᱤ ᱛᱮᱦᱚᱸ ᱱᱚᱝᱠᱟ ᱜᱮ ᱮᱭᱟᱭ ᱜᱚᱴᱟᱝ ᱢᱟᱦᱟ ᱨᱮᱱᱟᱜ ᱧᱩᱛᱩᱢ ᱢᱮᱱᱟᱜᱼᱟ ᱮᱭᱟᱭ ᱢᱟᱱᱮ ᱦᱩᱭᱩᱜ ᱠᱟᱱᱟ ᱥᱟᱛᱴᱤ ᱛᱟᱦᱞᱮ ᱚᱛᱮ ᱢᱟᱦᱟ ᱫᱚᱵᱚᱱ ᱞᱟᱹᱭᱟ ᱥᱳᱢᱵᱟᱨ ᱛᱟᱦᱚᱞᱮ ᱥᱳᱢᱵᱟᱨ ᱱᱚᱣᱟ ᱪᱮᱫ ᱞᱮᱠᱟ ᱵᱚᱱ ᱚᱞᱟ ᱚᱞ ᱪᱤᱠᱤ ᱛᱮ ᱚᱛᱮ ᱢᱟᱦᱟ ᱚ ᱛᱮ ᱚ ᱪᱮᱫ ᱤᱧ ᱞᱟᱹᱭᱫᱟ ᱚ ᱛᱟᱦᱚᱞᱮᱧ ᱚᱞ ᱠᱮᱫᱟ ᱚ ᱛᱮ ᱛᱚᱭᱮ ᱮᱠᱟᱨ ᱛᱟᱦᱚᱞᱮ ᱯᱨᱚᱛᱷᱚᱢ ᱛᱚ ᱛᱟᱨᱯᱚᱨᱮ ᱮᱠᱟᱨ ᱢᱟᱱᱮ ᱤᱧ ᱪᱮᱫ ᱞᱮᱠᱟᱧ ᱵᱟᱱᱟᱢ ᱫᱟ ᱧᱮᱞ ᱯᱮ ᱠᱷᱮᱭᱟᱞ ᱞᱮ ᱠᱷᱮᱭᱟᱞ ᱯᱮ ᱤᱧ ᱪᱮᱫ ᱞᱮᱠᱟ ᱠᱟᱛᱮᱧ ᱞᱟᱹᱭᱫᱟ ᱛᱚᱭᱮ ᱮᱠᱟᱨ ᱱᱚᱜᱼᱚᱭ ᱛᱚ ᱮᱠᱟᱨ ᱢᱮᱱᱠᱷᱟᱱ ᱵᱟᱝᱞᱟ ᱛᱮᱫᱚ ᱚ ᱠᱤᱱᱛᱩ ᱚᱱᱠᱟ ᱵᱟᱝ ᱦᱩᱭᱩᱜ ᱠᱟᱱᱟ ᱧᱮᱞᱟᱵᱚᱱ ᱚ ᱛᱟᱨᱯᱚᱨᱮ ᱮᱠᱟᱨ ᱛᱟᱨᱯᱚᱨᱮ ᱛᱚ

ᱠᱚᱭᱮ ᱱᱚᱣᱟ ᱫᱚ ᱠᱚ ᱠᱚᱭᱮ ᱟᱠᱟᱲ ᱱᱚᱣᱟ ᱫᱚ ᱠᱚ ᱟᱠᱟᱲ ᱱᱚᱣᱟ ᱫᱚ ᱫᱚᱱᱛᱚ ᱱᱚ ᱱᱚᱣᱟ ᱫᱚ ᱦᱩᱭᱩᱜ ᱠᱟᱱᱟ ᱟᱠᱟᱲ ᱠᱟᱱᱟ ᱛᱚ ᱵᱩᱡᱽ ᱫᱟᱲᱮᱜ ᱠᱟᱱᱟ ᱵᱚᱱ ᱪᱮᱫ ᱞᱮᱠᱟ ᱜᱟᱵᱟᱱ ᱦᱩᱭᱩᱜ ᱠᱟᱱᱟ ᱛᱚ ᱛᱮᱦᱮᱧᱟᱜ ᱵᱷᱤᱰᱭᱳ ᱫᱚ ᱱᱚᱰᱮ ᱜᱤᱧ ᱢᱩᱪᱟᱹᱫᱟ ᱛᱚ ᱱᱚᱣᱟ ᱵᱷᱤᱰᱭᱳ ᱪᱮᱫ ᱞᱮᱠᱟ ᱵᱚᱱ ᱠᱩᱥᱤᱭᱟᱫᱟ ᱠᱚᱢᱮᱱᱴ ᱟᱵᱚᱱ ᱟᱨ ᱱᱤᱭᱟᱹ ᱵᱷᱤᱰᱭᱳ ᱛᱚ ᱱᱚᱣᱟ ᱵᱷᱤᱰᱭᱳ ᱵᱚᱱ ᱠᱩᱥᱤᱭᱟᱜ ᱠᱷᱟᱱ ᱵᱚᱱ ᱞᱟᱭᱤᱠᱟ ᱠᱚᱢᱮᱱᱴᱟᱵᱚᱱ ᱟᱨ ᱥᱮᱭᱟᱨᱟᱵᱚᱱ ᱟᱨ ᱱᱚᱣᱟ ᱪᱮᱱᱮᱞ ᱨᱮᱱᱟᱜ ᱩᱫᱽᱫᱮᱥᱥᱚ ᱫᱚ ᱱᱚᱣᱟ ᱜᱮ ᱥᱟᱱᱟᱢ ᱥᱟᱱᱛᱟᱲ ᱠᱚ ᱚᱞ ᱪᱤᱠᱤ ᱵᱚᱱ ᱥᱮᱬᱟᱭᱟ ᱥᱩᱫᱩ ᱮᱠᱞᱟ ᱫᱚ ᱵᱟᱝ ᱢᱟᱱᱮ ᱟᱢᱮᱢ ᱥᱮᱬᱟᱭᱮᱫᱟ ᱟᱢ ᱥᱟᱛᱮ ᱟᱨᱦᱚᱸ ᱵᱟᱨ ᱦᱚᱲ ᱥᱚᱸᱜᱮ ᱛᱚᱨᱟ ᱠᱤᱱ ᱢᱮ ᱥᱮ ᱥᱮᱬᱟ ᱟᱹᱠᱤᱱ ᱢᱮ ᱛᱟᱦᱚᱞᱮ ᱱᱚᱣᱟ ᱠᱟᱹᱢᱤ ᱫᱚ ᱥᱟᱨᱛᱷᱚᱠᱚᱜᱼᱟ ᱢᱤᱫ ᱫᱤᱱ ᱫᱚ ᱢᱟ ᱮᱱᱠᱷᱟᱱ ᱱᱤᱱᱟᱹᱜ ᱜᱷᱟᱹᱲᱤᱡ ᱛᱮᱦᱮᱧ ᱫᱚᱧ ᱢᱩᱪᱟᱹᱫ ᱮᱫᱟ ᱛᱚ ᱱᱚᱣᱟ ᱪᱮᱱᱮᱞ ᱟᱨ ᱢᱤᱫ ᱪᱷᱚᱴ ᱵᱟᱨ ᱵᱟᱨ ᱤᱧ ᱞᱟᱹᱭᱟ ᱡᱮ ᱡᱷᱚᱛᱚ ᱦᱚᱲ ᱟᱯᱮ ᱱᱚᱣᱟ ᱵᱷᱤᱰᱤᱭᱳ ᱞᱟᱛᱟᱨ ᱨᱮ ᱥᱮ ᱠᱚᱢᱮᱱᱴ ᱨᱮ ᱟᱯᱮᱭᱟᱜ ᱦᱳᱣᱟᱴᱥᱮᱯ ᱱᱟᱢᱵᱟᱨ ᱮᱢ ᱯᱮ ᱤᱧ ᱜᱨᱩᱯ ᱤᱧ ᱵᱮᱱᱟᱣ ᱮᱫᱟ ᱚᱸᱰᱮᱧ ᱮᱰ ᱠᱟᱯᱮᱭᱟ ᱛᱚ ᱱᱚᱣᱟ ᱪᱮᱱᱮᱞ ᱪᱷᱟᱲᱟ ᱟᱨᱚ ᱡᱟᱹᱥᱛᱤ ᱥᱟᱱᱛᱟᱲ ᱤᱫᱤ ᱠᱟᱛᱮᱫ ᱠᱚᱭᱮᱠ ᱵᱷᱤᱰᱤᱭᱳ ᱥᱮ ᱛᱚᱛᱛᱷᱚ ᱠᱚᱧ ᱟᱯᱰᱮᱴᱟ ᱢᱟ ᱮᱱᱠᱷᱟᱱ ᱛᱮᱦᱮᱧ ᱫᱚ ᱱᱚᱝᱠᱟ ᱜᱮ